ᱟᱫᱚ ᱛᱤᱦᱤᱧ ᱤᱧ ᱩᱱᱤᱭᱟᱜ ᱜᱷᱟᱨᱚᱸᱡᱽ ᱤᱧ ᱦᱮᱡ ᱠᱟᱱᱟ ᱩᱱᱤᱭᱟᱜ ᱢᱤᱭᱩᱡᱤᱠ ᱞᱟᱭᱤᱵᱷ ᱵᱟᱨᱮᱛᱮ ᱠᱤᱪᱷᱩᱜᱟᱱ ᱠᱟᱛᱷᱟ ᱵᱚᱱ ᱵᱟᱰᱟᱭᱟ ᱫᱟᱫᱟ ᱱᱚᱣᱟ ᱤᱧᱟᱜ ᱪᱮᱱᱮᱞ ᱨᱮᱧ ᱟᱛᱟᱝ ᱫᱟᱨᱟᱢᱮᱫ ᱢᱮᱭᱟ ᱛᱚᱵᱮ ᱪᱟᱹᱞᱤᱭᱟ ᱫᱟᱫᱟ ᱴᱷᱮᱱ ᱠᱤᱪᱷᱩᱜᱟᱱ ᱠᱩᱥᱪᱮᱱ ᱵᱚᱱ ᱫᱚᱦᱚ ᱠᱟᱜ ᱞᱟᱹᱜᱤᱫ ᱫᱟᱫᱟ ᱯᱟᱹᱦᱤᱞ ᱠᱩᱥᱪᱮᱱ ᱫᱚ ᱱᱚᱣᱟ ᱠᱟᱱᱟ ᱵᱚᱞᱮ ᱟᱢ ᱫᱚ ᱡᱟᱱᱟᱢ ᱚᱠᱟᱨᱮᱢ ᱡᱟᱱᱟᱢ ᱞᱮᱱᱟ ᱟᱨ ᱛᱤᱥᱮᱢ ᱡᱟᱱᱟᱢ ᱞᱮᱱᱟ ᱤᱧᱟᱹᱜ ᱡᱟᱱᱟᱢ ᱫᱤᱱ ᱫᱚ ᱡᱟᱱᱟᱢ ᱫᱚᱧ ᱡᱟᱱᱟᱢ ᱞᱮᱱᱟ ᱚᱠᱟ

ᱟᱹᱰᱤ ᱢᱚᱡᱽ ᱥᱟᱣᱟᱞ ᱠᱟᱱ ᱜᱮᱭᱟ ᱟᱢ ᱥᱮᱫ ᱠᱷᱚᱱ ᱟᱪᱪᱷᱟ ᱟᱪᱪᱷᱟ ᱪᱮᱫ ᱞᱮᱠᱟᱧ ᱦᱮᱡ ᱮᱱᱟ ᱤᱧ ᱫᱚ ᱠᱟᱹᱴᱤᱡ ᱠᱷᱚᱱ ᱜᱮ ᱤᱱᱴᱟᱨᱮᱥᱴ ᱛᱟᱦᱮᱸ ᱠᱟᱱ ᱛᱤᱧᱟᱹ ᱥᱮᱨᱮᱧ ᱱᱚᱣᱟ ᱥᱮᱨᱮᱧ ᱨᱮ ᱠᱟᱹᱴᱤᱡ ᱠᱷᱚᱱ ᱜᱮ ᱵᱟᱪᱯᱚᱱ ᱠᱷᱚᱱ ᱜᱮ ᱤᱱᱴᱟᱨᱮᱥᱴ ᱛᱟᱦᱮᱸ ᱠᱟᱱ ᱛᱤᱧᱟᱹ ᱟᱨ ᱱᱚᱣᱟ ᱤᱱᱴᱟᱨᱮᱥᱴ ᱫᱚ ᱟᱯᱱᱟᱨ ᱨᱮᱱ ᱜᱚᱜᱚ ᱦᱮᱸ ᱟᱯᱱᱟᱨ ᱜᱚᱜᱚᱣᱟᱜ ᱟᱹᱰᱤ ᱤᱱᱴᱟᱨᱮᱥᱴ ᱛᱟᱦᱮᱸ ᱠᱟᱱ ᱛᱟᱭᱟ ᱩᱱᱤ ᱦᱚᱸ ᱥᱮᱨᱮᱧ ᱵᱟᱲᱟᱭᱮᱫ ᱠᱟᱱ ᱛᱟᱦᱮᱸᱫ ᱟᱫᱚ ᱩᱱᱤᱭᱟᱜ ᱦᱩᱫᱤᱥ ᱛᱮᱜᱮ ᱥᱮ ᱩᱱᱤᱭᱟᱜ ᱢᱟᱱᱮ ᱛᱷᱚᱲᱟ ᱜᱟᱱ

ᱠᱟᱹᱴᱤᱡ ᱠᱷᱚᱱᱟᱜ ᱢᱚᱱ ᱛᱟᱦᱮᱸ ᱠᱟᱱᱟ ᱥᱮ ᱟᱢ ᱞᱟᱹᱴᱩ ᱠᱟᱛᱮ ᱟᱢᱮᱢ ᱢᱚᱱᱮ ᱚᱱᱟ ᱡᱮ ᱤᱧ ᱫᱚ ᱢᱤᱫᱴᱮᱱ ᱥᱤᱝᱜᱟᱨ ᱤᱧ ᱵᱮᱱᱟᱣᱟ ᱠᱟᱹᱴᱤᱡ ᱠᱷᱚᱡ ᱜᱮ ᱵᱟᱭᱥᱮ ᱢᱚᱱᱮ ᱫᱚ ᱛᱟᱦᱮᱸ ᱠᱟᱱᱟ ᱠᱟᱹᱴᱤᱡ ᱠᱷᱚᱡ ᱜᱮ ᱛᱟᱦᱮᱸ ᱠᱟᱱᱟ ᱦᱮᱸ ᱦᱮᱸ ᱟᱪᱪᱷᱟ ᱠᱟᱹᱴᱤᱡ ᱠᱷᱚᱡ ᱜᱮ ᱤᱧ ᱫᱚ ᱥᱴᱮᱡᱽ ᱯᱨᱳᱜᱨᱟᱢ ᱵᱟᱜᱮᱨᱟ ᱤᱧ ᱪᱟᱞᱟᱜ ᱠᱟᱱ ᱛᱟᱦᱮᱸᱜᱼᱟ ᱦᱮᱸ ᱦᱮᱸ ᱥᱠᱩᱞ ᱠᱚᱨᱮ ᱦᱚᱸ ᱥᱮ ᱥᱠᱩᱞ ᱠᱷᱚᱡ ᱪᱟᱞᱟᱣ ᱠᱟᱛᱮ ᱠᱚᱞᱮᱡᱽ ᱨᱮᱦᱚᱸ ᱚᱱᱠᱟ ᱞᱮᱠᱟᱛᱮ ᱢᱚᱱᱮ ᱛᱟᱦᱮᱸ ᱠᱟᱱᱟ ᱠᱤ ᱢᱤᱫ ᱫᱤᱱ ᱤᱧ ᱦᱚᱸ ᱤᱧᱟᱹᱜ ᱵᱷᱚᱭᱮᱥ ᱤᱧ ᱨᱮᱠᱚᱨᱰ ᱟᱨ ᱢᱤᱫᱴᱮᱱ ᱠᱮᱥᱮᱴ ᱞᱮᱠᱟ ᱟᱪᱪᱷᱟ, ᱩᱰᱩᱝ ᱟᱪᱪᱷᱟ, ᱫᱟᱲᱮᱭᱟᱜᱼᱟ ᱟᱪᱪᱷᱟ, ᱚᱱᱟ ᱴᱷᱤᱠ ᱢᱚᱱᱮ ᱨᱮ ᱜᱮᱭᱟ᱾ ᱛᱟᱦᱮᱸ ᱠᱟᱱᱟ ᱢᱤᱫᱴᱮᱱ ᱮ, ᱨᱟᱹᱥᱠᱟᱹ ᱠᱟᱛᱷᱟ ᱫᱚ ᱥᱮ ᱵᱟᱰᱟᱭ ᱡᱚᱝᱟᱜ ᱠᱟᱛᱷᱟ ᱫᱚ ᱱᱚᱣᱟ ᱠᱟᱱᱟ ᱱᱤᱛᱚᱜ ᱥᱤᱝᱜᱟᱨ ᱡᱮ ᱚᱠᱚᱭ ᱠᱚᱠᱚ ᱵᱮᱱᱟᱣ ᱠᱟᱱ ᱩᱱᱠᱩ ᱫᱚ ᱥᱤᱨᱯ ᱱᱚᱣᱟ ᱤᱭᱩᱴᱩᱵᱽ ᱠᱚᱨᱮ ᱵᱚᱱ ᱧᱮᱞ ᱫᱟᱲᱮ ᱟᱠᱚ ᱠᱟᱱᱟ ᱢᱮᱱᱠᱷᱟᱱ ᱟᱵᱚᱨᱮᱱ ᱫᱟᱫᱟ ᱫᱚ ᱠᱮᱥᱮᱴ ᱡᱟᱢᱟᱱᱟ ᱠᱷᱚᱱᱟᱜ ᱵᱚᱱ ᱧᱮᱞ ᱮ, ᱟᱸᱡᱚᱢ ᱟᱹᱜᱩ ᱟᱠᱟᱫ ᱛᱟᱭᱟ ᱛᱚ ᱚᱱᱟ ᱠᱷᱟᱹᱛᱤᱨ ᱢᱤᱫᱴᱮᱱ ᱨᱟᱹᱥᱠᱟᱹ ᱨᱮᱱᱟᱜ ᱠᱟᱛᱷᱟ ᱠᱟᱱᱟ ᱟᱪᱪᱷᱟ ᱵᱟᱝ ᱪᱮᱠᱟᱣ ᱠᱟᱱᱟ ᱱᱚᱣᱟ ᱥᱮᱨᱮᱧ ᱵᱤᱦᱟᱭᱤᱱᱰ ᱨᱮ ᱫᱟᱫᱟ ᱜᱷᱟᱨᱚᱸᱡᱽ ᱨᱮᱱ ᱟᱢ ᱪᱮᱛᱟᱱ ᱨᱮ ᱡᱟᱦᱟᱱᱟᱜ ᱟᱹᱲᱤᱥ ᱥᱮ ᱟᱢ ᱠᱚ ᱢᱟᱱᱟ ᱛᱟᱱᱮᱫ ᱞᱮ ᱢᱮᱭᱟ ᱥᱮ ᱠᱚ ᱥᱟᱯᱳᱨᱴ ᱞᱮ ᱢᱮᱭᱟ ᱛᱷᱚᱲᱟ ᱞᱟᱹᱭ ᱵᱚᱱ ᱢᱮ ᱵᱚᱞᱮ ᱚᱲᱟᱜ ᱨᱮᱱ ᱦᱚᱲᱟᱜ ᱫᱚ ᱯᱩᱨᱟᱱᱟ ᱥᱳᱪ ᱛᱟᱦᱮᱸ ᱠᱟᱱᱟ ᱛᱚ ᱯᱩᱨᱟᱱᱟ ᱥᱳᱪ ᱛᱟᱦᱮᱸ ᱠᱟᱱᱟ ᱩᱱᱠᱩᱣᱟᱜ ᱥᱳᱪ ᱫᱚ ᱠᱟᱱᱟ ᱠᱤ ᱵᱷᱟᱭ ᱟᱢ ᱫᱚ ᱯᱟᱲᱦᱟᱜ ᱢᱮ ᱜᱨᱮᱡᱩᱭᱮᱥᱚᱱ ᱠᱤᱡᱤᱭᱮ

ᱵᱚᱞᱮ ᱱᱚᱣᱟ ᱤᱭᱟᱹ ᱛᱤᱧ ᱠᱩᱞᱤᱭᱮᱫ ᱢᱮᱭᱟ ᱵᱚᱞᱮ ᱫᱟᱫᱟ ᱱᱚᱣᱟ ᱤᱭᱟᱹ ᱛᱤᱧ ᱠᱩᱞᱤᱭᱮᱫ ᱢᱮᱭᱟ ᱟᱢᱟᱜ ᱥᱮᱨᱮᱧ ᱡᱟᱹᱱᱤᱡ ᱱᱤᱛᱚᱜ ᱟᱭᱢᱟ ᱫᱤᱱ ᱠᱷᱚᱱ ᱵᱟᱝ ᱧᱟᱢ ᱟᱠᱟᱱᱟ ᱤᱭᱩᱴᱩᱵᱽ ᱨᱮᱦᱚᱸ ᱥᱮ ᱜᱚᱴᱟ ᱜᱮ ᱯᱟᱥᱮᱡ ᱟᱹᱰᱤ ᱠᱚᱢ ᱟᱸᱡᱚᱢᱚᱜ ᱠᱟᱱᱟ ᱱᱤᱛ ᱯᱨᱮᱡᱮᱱᱴ ᱴᱟᱭᱤᱢ ᱨᱮᱫᱚ ᱟᱫᱚ ᱟᱪᱪᱷᱟ ᱟᱯᱠᱟᱢᱤᱝ ᱥᱮᱨᱮᱧ ᱨᱮᱭᱟᱜ ᱡᱟᱦᱟᱱᱟᱜ ᱯᱞᱟᱱ ᱚᱱᱠᱟᱱᱟᱜ ᱮᱢ ᱜᱚᱴᱟᱣ ᱠᱟᱫᱟ ᱥᱮ ᱵᱟᱝ ᱦᱮᱸ ᱟᱭᱢᱟ ᱰᱷᱮᱨ ᱯᱞᱟᱱ ᱢᱮᱱᱟᱜᱼᱟ ᱥᱮᱨᱮᱧ ᱨᱮᱱᱟᱜ ᱫᱚ ᱟᱨ ᱛᱷᱚᱲᱟ ᱜᱟᱱ ᱟᱯᱱᱟᱨ ᱠᱟᱹᱢᱤ ᱞᱟᱹᱭ ᱠᱟᱛᱮ ᱦᱚᱸ ᱟᱯᱱᱟᱨ ᱡᱚᱵ ᱞᱟᱹᱭ ᱠᱟᱛᱮ ᱦᱚᱸ ᱱᱚᱣᱟ ᱱᱚᱣᱟ ᱠᱚ ᱠᱟᱹᱢᱤ ᱨᱮ ᱛᱷᱚᱲᱟ ᱜᱟᱱ ᱜᱮᱯ ᱦᱩᱭ ᱠᱟᱱᱟ ᱦᱮᱸ ᱜᱮᱯ ᱦᱩᱭ ᱠᱟᱱᱟ ᱟᱨ ᱵᱟᱝᱠᱷᱟᱱ ᱫᱚ ᱟᱭᱢᱟ ᱞᱮᱠᱟᱱ ᱱᱤᱛᱚᱜ ᱥᱮᱨᱮᱧ ᱟᱨ ᱦᱤᱡᱩᱜ ᱨᱮ ᱢᱮᱱᱟᱜᱼᱟ ᱤᱭᱩᱴᱩᱵᱽ ᱯᱮ ᱧᱟᱢ ᱧᱟᱢ ᱫᱟᱲᱮᱭᱟᱜᱼᱟ ᱯᱮ ᱟᱪᱪᱷᱟ ᱴᱷᱤᱠ ᱜᱮᱭᱟ ᱛᱚᱵᱮ ᱱᱟᱥᱮᱭᱟᱜ ᱱᱤᱛᱚᱜ ᱫᱚ ᱥᱚᱨᱴ ᱠᱚᱥᱪᱮᱱ ᱥᱮᱫ ᱵᱚᱱ ᱪᱟᱞᱟᱜᱼᱟ ᱫᱟᱫᱟ ᱱᱤᱛᱚᱜ ᱠᱟᱹᱴᱤᱡ ᱠᱟᱹᱴᱤᱡ ᱟᱜ ᱠᱚᱥᱪᱮᱱ ᱵᱚᱱ ᱠᱩᱞᱤᱭᱮᱭᱟ ᱫᱟᱫᱟ ᱱᱤᱛᱚᱜ ᱫᱚ ᱞᱟᱹᱭ ᱢᱮ ᱥᱴᱮᱡᱽ ᱨᱮ ᱡᱟᱹᱥᱛᱤᱢ ᱥᱮᱨᱮᱧ ᱠᱮᱫᱟ ᱥᱮ ᱥᱴᱩᱰᱤᱭᱳ ᱨᱮ ᱟᱜᱟᱨ ᱱᱚᱣᱟ ᱥᱟᱣᱟᱞ ᱠᱟᱱ ᱠᱷᱟᱡ ᱟᱹᱰᱤ ᱢᱚᱡᱽ ᱜᱮ ᱟᱫᱚ ᱥᱴᱮᱡᱽ ᱨᱮᱜᱮ ᱯᱟᱥᱮᱡ ᱡᱟᱹᱥᱛᱤ ᱫᱚᱧ ᱥᱮᱨᱮᱧ ᱠᱟᱫᱟ ᱟᱨ ᱥᱴᱩᱰᱤᱭᱳ

ᱟᱢ ᱚᱠᱟᱢ ᱠᱩᱥᱤᱭᱟᱜ ᱚᱱᱟ ᱥᱮᱨᱮᱧ ᱵᱟᱨ ᱞᱟᱭᱤᱱ ᱜᱟᱱ ᱟᱵᱚᱨᱮᱱ ᱫᱟᱨᱥᱚᱠ ᱠᱚᱴᱷᱮᱱ ᱮᱢ ᱥᱮᱨᱮᱧ ᱞᱮᱠᱷᱟᱡ ᱫᱚ ᱵᱚᱞᱮ ᱠᱩᱥᱤ ᱠᱚ ᱵᱩᱡᱷᱟᱹᱣ ᱠᱮᱭᱟ ᱢᱤᱫᱴᱮᱱ ᱴᱨᱟᱰᱤᱥᱚᱱᱟᱞ ᱥᱮᱨᱮᱧ ᱢᱮᱱᱟᱜᱼᱟ ᱟᱹᱰᱤ ᱞᱟᱦᱟ ᱨᱮᱱᱟᱜ ᱥᱮᱨᱮᱧ ᱠᱟᱱ ᱜᱮᱭᱟ ᱦᱮᱸ ᱦᱮᱸ ᱦᱮᱸ ᱚᱱᱟ ᱥᱮᱨᱮᱧ ᱟᱵᱚᱨᱮᱱ ᱟᱹᱰᱤ ᱢᱚᱡᱽ ᱥᱤᱝᱜᱟᱨ ᱠᱚ ᱥᱮᱨᱮᱧ ᱠᱟᱫᱟ ᱟᱫᱚ

ᱦᱟᱱᱮ ᱵᱤᱴᱤ ᱜᱟᱝᱜᱟ ᱜᱟᱰᱟ ᱱᱚᱣᱟ ᱟᱫᱚᱢ ᱡᱟᱭᱜᱟ ᱨᱮ ᱱᱚᱣᱟ ᱥᱮᱨᱮᱧ ᱜᱤᱧ ᱟᱸᱡᱚᱢ ᱠᱟᱜᱼᱟ ᱦᱟᱱᱮ ᱡᱩᱣᱟᱹᱱ ᱜᱟᱝᱜᱟ ᱜᱟᱰᱟ ᱟᱫᱚ ᱪᱮᱫ ᱞᱮᱠᱟ ᱠᱟᱱᱟ ᱟᱥᱞᱤᱭᱟᱛ ᱫᱚ ᱚᱠᱟᱴᱟᱜ ᱠᱟᱱᱟ ᱱᱚᱣᱟ ᱫᱚ ᱟᱥᱞᱤᱭᱟᱛ ᱫᱚ ᱤᱧ ᱚᱠᱟᱧ ᱟᱸᱡᱚᱢ ᱠᱟᱜ ᱚᱱᱟ ᱫᱚ ᱦᱟᱱᱮ ᱵᱤᱴᱤ ᱜᱟᱝᱜᱟ ᱜᱟᱰᱟ ᱟᱪᱪᱷᱟ ᱴᱷᱤᱠ ᱜᱮᱭᱟ ᱟᱥᱞᱤᱭᱟᱛ ᱫᱚ ᱯᱟᱥᱮ ᱛᱟᱭᱚᱢ ᱛᱮ ᱚᱱᱟ ᱫᱚᱠᱚ ᱢᱟᱱᱮ ᱠᱚ ᱨᱤᱢᱚᱰᱮᱞᱤᱝ ᱠᱟᱜᱼᱟ ᱠᱚ ᱚᱱᱟ ᱠᱟᱱ ᱞᱤᱨᱤᱠᱥ ᱠᱚ ᱤᱭᱟᱹ ᱠᱟᱫᱟ ᱞᱮᱠᱤᱱ ᱚᱱᱟ ᱠᱟᱱᱟ ᱟᱥᱞᱤ ᱫᱚ ᱟᱹᱰᱤ ᱠᱤᱭᱩᱴ ᱵᱷᱚᱭᱮᱥ ᱛᱮ ᱥᱮᱨᱮᱧ ᱵᱚᱱ ᱟᱸᱡᱚᱢ ᱠᱮᱫᱟ ᱫᱟᱫᱟ ᱱᱤᱛᱚᱜ ᱢᱤᱫᱴᱮᱡ ᱠᱟᱛᱷᱟ ᱵᱚᱱ ᱠᱩᱞᱤᱭᱮᱭᱟ ᱡᱮ ᱱᱚᱜᱼᱚᱭ ᱡᱮ ᱥᱮᱨᱮᱧ ᱫᱩᱨᱟᱹᱝ ᱨᱮᱢ ᱦᱮᱡ ᱮᱱᱟ ᱱᱚᱣᱟ ᱠᱚ ᱦᱮᱡ ᱛᱟᱭᱚᱢ ᱚᱱᱠᱟ ᱡᱟᱦᱟᱸ ᱠᱚᱨᱮ ᱠᱷᱚᱱ ᱚᱱᱠᱟᱱ ᱟᱣᱟᱨᱰᱥ ᱵᱟᱜᱟᱨᱟ ᱥᱮ ᱴᱨᱚᱯᱷᱤ ᱢᱮᱰᱮᱞᱥ ᱵᱟᱜᱟᱨᱟᱢ ᱧᱟᱢ ᱵᱟᱲᱟ ᱞᱮᱫᱟ ᱥᱮ ᱪᱮᱫ ᱦᱮᱸ ᱦᱮᱸ ᱟᱭᱢᱟ ᱟᱭᱢᱟ ᱟᱭᱢᱟ ᱟᱣᱟᱨᱰᱥ ᱤᱧ ᱧᱟᱢ ᱵᱟᱲᱟ ᱟᱠᱟᱫᱟ ᱟᱫᱚ ᱚᱠᱟ ᱠᱚᱨᱮ ᱠᱷᱚᱱ ᱵᱟᱝ ᱠᱟᱹᱴᱤᱡ ᱞᱟᱹᱭ ᱵᱚᱱ ᱢᱮ ᱫᱟᱫᱟ ᱱᱚᱣᱟ ᱫᱚ ᱛᱟᱦᱮᱸ ᱠᱟᱱᱟ ᱫᱩ ᱦᱟᱡᱟᱨ ᱩᱱᱤᱥ ᱨᱮ ᱩᱱᱤᱥ ᱨᱮ ᱟᱪᱪᱷᱟ ᱞᱟᱞ ᱥᱩᱥᱟᱱᱛ ᱥᱚᱨᱮᱱᱟᱜ ᱯᱷᱤᱞᱢ ᱯᱷᱮᱥᱴᱤᱵᱷᱮᱞ ᱛᱟᱦᱮᱸ ᱠᱟᱱᱟ ᱦᱮᱸ ᱚᱱᱟᱨᱮ ᱚᱠᱟ ᱨᱮᱱᱟᱜ ᱠᱟᱱ ᱛᱟᱦᱮᱸ ᱱᱚᱣᱟ ᱫᱩᱢᱠᱟ ᱨᱮ ᱛᱟᱦᱮᱸ ᱠᱟᱱᱟ ᱫᱩᱢᱠᱟ ᱨᱮ ᱟᱪᱪᱷᱟ ᱴᱷᱤᱠ ᱜᱮᱭᱟ ᱟᱫᱚ ᱢᱤᱫᱴᱮᱱ ᱥᱮᱨᱮᱧ ᱨᱮᱜᱮ ᱯᱩᱱᱭᱟ ᱯᱩᱱᱭᱟ ᱟᱣᱟᱨᱰ

ᱚᱱᱠᱟ ᱱᱚᱣᱟ ᱟᱯᱠᱟ ᱡᱮᱞᱟ ᱨᱮᱦᱚᱸ ᱟᱭᱢᱟ ᱟᱣᱟᱨᱰ ᱤᱧ ᱧᱟᱢ ᱠᱟᱫᱟ ᱠᱚᱞᱮᱡᱽ ᱠᱚᱨᱮ ᱦᱚᱸ ᱟᱭᱢᱟ ᱟᱣᱟᱨᱰ ᱤᱧ ᱧᱟᱢ ᱠᱟᱫᱟ ᱠᱚᱞᱮᱡᱽ ᱠᱚᱨᱮ ᱟᱨ ᱟᱭᱢᱟ ᱡᱟᱭᱜᱟ ᱨᱮᱦᱚᱸ ᱦᱮᱸ ᱛᱚᱵᱮ ᱵᱩᱡᱷᱟᱹᱜ ᱠᱟᱱᱟ ᱫᱟᱫᱟ ᱫᱚ ᱡᱟᱹᱱᱤᱡ ᱠᱚᱞᱮᱡᱽ ᱨᱮᱦᱚᱸ ᱟᱹᱰᱤ ᱨᱟᱸᱜᱟᱣ ᱜᱮ ᱥᱮᱨᱮᱧ ᱵᱟᱲᱟᱭᱮᱫ ᱛᱟᱦᱮᱱᱟ ᱫᱟᱫᱟ ᱢᱤᱫᱴᱮᱱ ᱥᱤᱝᱜᱟᱨ ᱠᱟᱱ ᱦᱤᱥᱟᱹᱵ ᱛᱮᱵᱚᱱ ᱠᱩᱞᱤᱭᱮᱭᱟ ᱫᱟᱫᱟ ᱥᱟᱱᱛᱟᱞᱤ ᱤᱱᱰᱟᱥᱴᱨᱤ ᱨᱮ ᱚᱠᱚᱭᱴᱟᱜ ᱥᱤᱝᱜᱟᱨ ᱡᱟᱹᱥᱛᱤᱢ ᱠᱩᱥᱤᱭᱟᱭᱟ ᱢᱮᱞ ᱨᱮ ᱨᱚᱲ ᱦᱩᱭ ᱞᱮᱱᱠᱷᱟᱡ ᱢᱮᱞ ᱨᱮᱫᱚ ᱟᱵᱚᱨᱮᱱ ᱞᱤᱡᱮᱱᱰ ᱥᱤᱝᱜᱟᱨ ᱮ ᱛᱟᱦᱮᱸ ᱠᱟᱱᱟ ᱦᱮᱸ ᱞᱟᱞ ᱥᱟᱱ ᱥᱚᱨᱮᱱ ᱫᱟᱭ ᱛᱟᱦᱮᱸ ᱠᱟᱱᱟ ᱞᱟᱞ ᱥᱩᱥᱟᱱ ᱥᱚᱨᱮᱱ ᱟᱪᱪᱷᱟ ᱩᱱᱤᱭᱟᱜ ᱢᱤᱢᱤᱫ ᱥᱮᱨᱮᱧ ᱟᱹᱰᱤ ᱟᱹᱰᱤ ᱢᱚᱡᱽ ᱟᱨ ᱟᱹᱰᱤ ᱢᱤᱱᱤᱝᱯᱷᱩᱞ ᱥᱮᱨᱮᱧ ᱛᱟᱦᱮᱸ ᱠᱟᱱᱟ ᱢᱤᱱᱤᱝᱯᱷᱩᱞ ᱦᱮᱸ ᱟᱨ ᱥᱮᱨᱮᱧ ᱦᱚᱸ ᱩᱱᱤᱭᱟᱜ ᱥᱮᱨᱮᱧ ᱨᱮᱱᱟᱜ ᱤᱭᱟᱹ ᱦᱚᱸ ᱟᱹᱰᱤ ᱢᱚᱡᱽ ᱛᱟᱦᱮᱸ ᱠᱟᱱᱟ ᱠᱳᱣᱟᱞᱤᱴᱤ ᱦᱚᱸ ᱚᱱᱟ ᱥᱟᱶ ᱥᱟᱶᱛᱮ ᱟᱭᱢᱟ ᱥᱤᱝᱜᱟᱨ ᱱᱤᱛᱚᱜ ᱠᱚ ᱥᱮᱨᱮᱧ ᱮᱫᱟ ᱡᱚᱛᱚ ᱜᱮ ᱢᱚᱡᱽ ᱠᱚ ᱥᱮᱨᱮᱧ ᱮᱫᱟ ᱞᱟᱞ ᱥᱩᱥᱟᱱᱛ ᱟᱜ ᱥᱟᱹᱨᱤ ᱜᱮ ᱟᱹᱰᱤ ᱢᱤᱱᱤᱝᱯᱷᱩᱞ ᱜᱮ ᱛᱟᱦᱮᱸ ᱠᱟᱱᱟ ᱚᱱᱟ ᱵᱟᱝ ᱫᱚ ᱫᱷᱟᱹᱱᱤ ᱠᱚᱫᱚ ᱩᱱᱤᱭᱟᱜ ᱜᱮ ᱛᱟᱦᱮᱸ ᱠᱟᱱᱟ ᱦᱮᱸ ᱦᱮᱸ ᱦᱮᱸ ᱦᱮᱸ᱾ ᱦᱮᱸ ᱟᱪᱪᱷᱟ ᱴᱷᱤᱠ ᱜᱮᱭᱟ ᱢᱮᱞ ᱥᱤᱝᱜᱟᱨ ᱵᱚᱱ ᱠᱩᱞᱤ ᱠᱮᱫᱮᱭᱟ ᱱᱤᱛᱚᱜ ᱫᱚ ᱯᱷᱤᱢᱮᱞ ᱠᱷᱚᱡ ᱫᱚ ᱚᱠᱚᱭ ᱟᱢᱨᱮᱱ ᱯᱷᱮᱵᱟᱨᱟᱭᱤᱴ ᱠᱟᱱᱟᱭ ᱯᱷᱤᱢᱮᱞ ᱫᱚ ᱟᱹᱰᱤ ᱡᱚᱵ ᱠᱷᱚᱡ ᱥᱮᱨᱮᱧ ᱨᱮᱧ ᱦᱮᱡ ᱠᱟᱱᱟ ᱟᱫᱚ ᱫᱷᱟᱹᱱᱤ ᱢᱟᱨᱟᱱᱰᱤ ᱫᱷᱟᱹᱱᱤ ᱢᱟᱨᱟᱱᱰᱤ ᱫᱷᱟᱹᱱᱤ ᱢᱟᱨᱟᱱᱰᱤᱭᱟᱜ ᱥᱮᱨᱮᱧ ᱦᱮᱸ ᱟᱹᱰᱤ ᱢᱚᱡᱽ ᱟᱪᱪᱷᱟ ᱴᱷᱤᱠ ᱫᱤᱫᱤ ᱦᱚᱲ ᱠᱟᱱᱟᱭ ᱟᱹᱰᱤ ᱢᱚᱡᱽ ᱦᱮᱸ ᱦᱮᱸ ᱛᱚᱵᱮ ᱫᱟᱫᱟ ᱱᱤᱛᱚᱜ ᱫᱚ ᱱᱟᱥᱮᱭᱟᱜ ᱢᱤᱭᱩᱡᱤᱠ ᱠᱷᱚᱱᱟᱜ ᱵᱟᱨᱦᱮ ᱠᱩᱭᱥᱪᱚᱱ ᱤᱧ ᱠᱩᱞᱤ ᱢᱮᱭᱟ ᱵᱚᱞᱮ ᱚᱱᱟ ᱫᱚ ᱱᱚᱣᱟ ᱠᱟᱱᱟ ᱥᱮᱨᱮᱧ ᱥᱮᱨᱮᱧ ᱫᱩᱨᱟᱹᱝ ᱵᱟᱫ ᱟᱢ ᱫᱚ ᱚᱱᱟ ᱠᱷᱚᱱ ᱵᱟᱨᱦᱮ ᱟᱨ ᱪᱮᱫ ᱠᱚᱢ ᱪᱮᱠᱟᱭ ᱜᱮᱭᱟ ᱤᱱᱟᱹ ᱵᱟᱨᱦᱮ ᱟᱭᱢᱟ ᱰᱷᱮᱨ ᱤᱧᱟᱹᱜ ᱠᱟᱹᱢᱤ ᱢᱮᱱᱟᱜᱼᱟ ᱤᱧᱟᱹᱜ ᱠᱷᱩᱫ ᱟᱯᱱᱟᱨ ᱡᱚᱵ ᱢᱮᱱᱟᱜᱼᱟ ᱦᱮᱞᱛᱷ ᱰᱤᱯᱟᱨᱴᱢᱮᱱᱴ ᱨᱮ ᱢᱤᱱᱟᱹᱧᱟ ᱚᱱᱟ ᱥᱟᱶ ᱥᱟᱶᱛᱮ ᱟᱭᱢᱟ ᱰᱷᱮᱨ ᱥᱳᱥᱟᱞ ᱳᱣᱟᱨᱠ ᱦᱚᱧ ᱠᱟᱹᱢᱤ ᱠᱟᱱᱟ ᱟᱨ ᱯᱷᱤᱡᱤᱠᱮᱞ ᱦᱚᱸ ᱟᱹᱰᱤ ᱟᱸᱴ ᱥᱯᱳᱨᱴᱥ ᱠᱚᱨᱮ ᱦᱚᱸ ᱟᱪᱪᱷᱟ ᱴᱷᱤᱠ ᱜᱮᱭᱟ ᱤᱧᱟᱹᱜ ᱤᱭᱟᱹ ᱢᱮᱱᱟᱜᱼᱟ ᱦᱮᱸ ᱢᱟᱱᱮ ᱱᱚᱣᱟ ᱠᱟᱛᱷᱟ ᱫᱚᱠᱚ ᱞᱟᱹᱭᱫᱤᱧ ᱛᱟᱦᱮᱱᱟ ᱫᱟᱫᱟ ᱫᱚ ᱵᱚᱞᱮ ᱟᱹᱭᱩᱵ ᱵᱮᱞᱟ ᱞᱮᱱᱠᱷᱟᱡ ᱜᱨᱟᱣᱩᱱᱰ ᱢᱮᱱᱟᱜᱼᱟ ᱥᱩᱨ ᱨᱮ ᱯᱷᱩᱴᱵᱚᱞ ᱦᱚᱸᱭ ᱠᱷᱮᱞᱟᱭᱟ ᱠᱨᱤᱠᱮᱴ ᱦᱚᱸᱭ ᱠᱷᱮᱞᱟᱭᱟ ᱵᱮᱰᱢᱤᱱᱴᱚᱱ ᱦᱚᱧ ᱠᱷᱮᱞᱟᱭᱟ ᱦᱮᱸ ᱵᱮᱰᱢᱤᱱᱴᱚᱱ ᱦᱚᱸᱭ ᱠᱷᱮᱞᱟᱭᱟ ᱚᱱᱟ ᱚᱱᱟ ᱦᱤᱥᱟᱹᱵ ᱛᱮ ᱫᱟᱫᱟ ᱵᱚᱰᱤ ᱧᱮᱞ ᱫᱟ ᱟᱹᱰᱤ ᱯᱷᱤᱴ ᱜᱮᱛᱟᱭᱟ ᱟᱭᱢᱟ ᱥᱟᱨᱦᱟᱣ ᱦᱮᱸ ᱟᱨ ᱛᱚᱵᱮ ᱫᱟᱫᱟ ᱱᱤᱛᱚᱜ ᱫᱚ ᱱᱟᱥᱮᱭᱟᱜ ᱵᱚᱞᱤᱣᱩᱰ ᱞᱮᱵᱮᱞ ᱥᱮᱫ ᱞᱟᱝ ᱪᱟᱞᱟᱜᱼᱟ ᱵᱚᱞᱤᱣᱩᱰ ᱞᱮᱵᱮᱞ ᱨᱮᱱ ᱥᱤᱝᱜᱟᱨᱟᱜ ᱨᱚᱲ ᱦᱩᱭ ᱞᱮᱱ ᱠᱷᱟᱡ ᱫᱚ ᱚᱠᱚᱭ ᱡᱟᱹᱥᱛᱤᱢ ᱠᱩᱥᱤᱭᱟᱭᱟ ᱵᱚᱞᱤᱣᱩᱰ ᱨᱮᱫᱚ ᱟᱭᱢᱟ ᱰᱷᱮᱨ ᱥᱤᱝᱜᱟᱨ ᱢᱮᱱᱟᱜ ᱠᱚᱣᱟ ᱡᱚᱛᱚ ᱥᱤᱝᱜᱟᱨ ᱠᱚ ᱢᱚᱡᱽ ᱜᱮᱭᱟ ᱞᱮᱠᱤᱱ ᱩᱱᱠᱩ ᱢᱩᱫᱽ ᱨᱮ ᱤᱧᱟᱹᱜ ᱢᱮᱱ ᱞᱮᱠᱷᱟᱱ ᱞᱟᱦᱟᱛᱮ ᱫᱚ ᱟᱫᱚ ᱠᱤᱥᱳᱨ ᱠᱤᱥᱳᱨ ᱫᱟᱧ ᱠᱩᱥᱤᱭᱟᱭ ᱠᱟᱱ ᱛᱟᱦᱮᱸᱫᱼᱟ ᱠᱤᱥᱳᱨ ᱠᱩᱢᱟᱨ ᱦᱮᱸ ᱠᱤᱥᱳᱨ ᱠᱩᱢᱟᱨ ᱤᱱᱟᱹ ᱛᱟᱭᱚᱢᱮᱢ ᱢᱮᱱ ᱞᱮᱠᱷᱟᱱ ᱫᱚ

ᱱᱤᱛᱚᱜ ᱥᱮᱨᱮᱧ ᱫᱟᱫᱟᱣᱟᱜ ᱪᱮᱫᱟᱜ ᱵᱟᱝ ᱩᱰᱩᱠᱚᱜ ᱠᱟᱱᱟ ᱪᱮᱫᱟᱜ ᱦᱚᱲ ᱵᱟᱵᱚᱱ ᱟᱸᱡᱚᱢ ᱛᱤᱭᱟᱹᱜ ᱫᱟ ᱞᱟᱦᱟ ᱚᱠᱛᱮ ᱨᱮ ᱫᱤᱞ ᱫᱤᱞ ᱫᱮᱵᱟᱱᱟ ᱚᱠᱛᱮ ᱨᱮ ᱫᱟᱫᱟᱣᱟᱜ ᱥᱮᱨᱮᱧ ᱟᱹᱰᱤ ᱟᱭᱢᱟ ᱚᱠᱚᱭ ᱟᱸᱡᱚᱢᱚᱜ ᱠᱟᱱ ᱛᱟᱦᱮᱱᱟ ᱮ ᱢᱚᱱᱮ ᱛᱤᱧ ᱟᱨ ᱚᱱᱠᱟ ᱞᱮᱠᱟᱱᱟᱜ ᱟᱹᱰᱤ ᱟᱹᱰᱤ ᱥᱮᱨᱮᱧ ᱟᱸᱡᱚᱢᱚᱜ ᱠᱟᱱ ᱛᱟᱦᱮᱱᱟ ᱢᱤᱫᱴᱮᱡ ᱛᱟᱦᱮᱸ ᱠᱟᱱᱟ ᱚᱱᱟ ᱦᱚᱸ ᱤᱧ ᱠᱩᱥᱤᱭᱟᱫᱟ ᱛᱟᱦᱮᱱᱟ ᱟᱹᱰᱤ ᱨᱟᱸᱜᱟᱣ ᱠᱩᱲᱤ ᱠᱚᱠᱚ ᱢᱤᱛᱟᱹᱧᱟ ᱨᱳᱢᱤᱭᱳ ᱥᱮ ᱪᱮᱫ ᱚᱱᱟ ᱦᱮᱸ ᱠᱩᱲᱤ ᱠᱚᱠᱚ ᱢᱤᱛᱟᱹᱧᱟ ᱦᱮᱸ ᱦᱮᱸ ᱟᱫᱚ ᱚᱱᱟ ᱠᱚ ᱥᱮᱨᱮᱧ ᱟᱹᱰᱤ ᱨᱟᱸᱜᱟᱣᱤᱧ ᱠᱩᱥᱤᱭᱟᱜ ᱠᱟᱱ ᱛᱟᱦᱮᱱᱟ ᱢᱮᱱᱠᱷᱟᱱ ᱱᱤᱭᱟᱹ ᱴᱟᱭᱤᱢ ᱨᱮ ᱫᱟᱫᱟᱣᱟᱜ ᱥᱮᱨᱮᱧ ᱪᱮᱫᱟᱜ ᱵᱟᱝ ᱩᱰᱩᱠᱚᱜ ᱠᱟᱱᱟ ᱠᱟᱹᱴᱤᱡ ᱫᱟᱫᱟ ᱴᱷᱮᱡ ᱠᱷᱚᱡ ᱵᱚᱱ ᱵᱟᱲᱟᱭ ᱡᱚᱝᱟ ᱚ ᱱᱤᱛᱚᱜ ᱫᱚ ᱠᱟᱹᱢᱤ ᱨᱮᱱᱟᱜ ᱛᱷᱚᱲᱟ ᱜᱟᱱ ᱤᱧ ᱦᱚᱸ ᱟᱞᱟᱜᱽ ᱞᱟᱭᱤᱱ ᱨᱮ ᱦᱮᱡ ᱮᱱᱟ ᱟᱨ ᱚᱱᱟ ᱛᱷᱚᱲᱟ ᱜᱟᱱ ᱜᱮᱯ ᱚᱱᱟ ᱤᱭᱟᱹ ᱛᱮᱜᱮ ᱦᱩᱭ ᱠᱟᱱᱟ ᱞᱮᱠᱤᱱ ᱯᱷᱤᱨ ᱵᱷᱤ ᱩᱰᱩᱠᱚᱜ ᱠᱟᱱ ᱜᱮᱭᱟ ᱞᱮᱠᱤᱱ ᱛᱷᱚᱲᱟ ᱠᱚᱢ ᱤᱭᱟᱹ ᱨᱮᱜᱮ ᱟᱵᱷᱨᱮᱡᱽ ᱨᱮᱜᱮ ᱩᱰᱩᱠᱚᱜ ᱠᱟᱱᱟ ᱛᱚᱵᱮ ᱵᱚᱱ ᱵᱟᱰᱟᱭᱟ ᱫᱟᱫᱟ ᱢᱟ ᱢᱤᱫᱴᱮᱱ ᱥᱟᱱᱛᱟᱞᱤ ᱥᱤᱝᱜᱟᱨ ᱚᱱᱟ ᱞᱮᱠᱟᱛᱮ ᱵᱚᱱ ᱠᱩᱞᱤᱭᱟ ᱡᱮ ᱫᱟᱫᱟ ᱫᱚ ᱡᱟᱦᱟᱸ ᱛᱤᱥ ᱱᱚᱣᱟ ᱢᱤᱭᱩᱡᱤᱠ ᱵᱷᱤᱰᱤᱭᱳ ᱠᱚᱨᱮ ᱮᱠᱴᱤᱝ ᱨᱮᱭᱟᱜ ᱢᱚᱱ ᱦᱮᱡ ᱵᱟᱲᱟᱣ ᱠᱟᱣᱫᱮᱭᱟ ᱥᱮ ᱵᱟᱝ ᱡᱮ ᱟᱢ ᱫᱚ ᱢᱤᱫᱴᱮᱱ ᱮᱠᱴᱚᱨ ᱨᱮ ᱦᱩᱭᱩᱜ ᱮᱢ ᱜᱚᱴᱟ ᱵᱟᱲᱟ ᱞᱮᱫᱟ ᱥᱮ ᱵᱟᱝ ᱦᱮᱸ ᱦᱮᱸ ᱪᱮᱫᱟᱜ ᱵᱟᱝ ᱢᱚᱱᱮ ᱛᱟᱦᱮᱸ ᱠᱟᱱ ᱜᱮᱭᱟ ᱟᱨ ᱢᱤᱫ ᱵᱟᱨᱤᱧ ᱠᱟᱹᱢᱤ ᱵᱟᱲᱟ ᱞᱮᱫ ᱜᱮᱭᱟ ᱟᱨᱦᱚᱸ ᱦᱩᱸ ᱱᱮᱠᱥᱴ ᱨᱮ ᱦᱤᱡᱩᱜ ᱦᱚᱸ ᱦᱤᱡᱩᱜ ᱠᱟᱱᱟ ᱢᱟᱱᱮ ᱟᱨᱦᱚᱸ ᱟᱢᱟᱜ ᱮᱞᱵᱟᱢ ᱦᱤᱡᱩᱜ ᱠᱟᱱᱟ ᱦᱮᱸ ᱤᱧᱟᱹᱜ ᱮᱞᱵᱟᱢ ᱦᱤᱡᱩᱜ ᱠᱟᱱᱟ ᱟᱹᱰᱤ ᱠᱩᱥᱤ ᱠᱟᱛᱷᱟ ᱠᱟᱱ ᱜᱮᱛᱚ ᱱᱚᱣᱟ ᱫᱚ ᱟᱪᱪᱷᱟ ᱴᱷᱤᱠ ᱜᱮᱭᱟ ᱦᱮᱸ ᱛᱤᱥ ᱠᱚᱛᱮ ᱫᱟᱨᱟᱭ ᱠᱚᱜᱼᱟ ᱱᱚᱣᱟ ᱫᱚ ᱱᱚᱣᱟ ᱫᱚ ᱦᱩᱭ ᱫᱟᱲᱮᱭᱟᱜᱼᱟ ᱫᱩ ᱛᱤᱱ ᱢᱟᱹᱦᱱᱟᱹ ᱫᱩ ᱛᱤᱱ ᱢᱟᱹᱦᱱᱟᱹ ᱟᱪᱪᱷᱟ ᱴᱷᱤᱠ ᱜᱮᱭᱟ ᱫᱟᱫᱟ ᱱᱤᱛᱚᱜ ᱞᱟᱹᱭ ᱢᱮ ᱡᱚᱛᱚ ᱠᱷᱚᱡ ᱪᱮᱫ ᱡᱚᱢᱮᱢ ᱠᱩᱥᱤᱭᱟᱜᱼᱟ ᱯᱷᱮᱵᱨᱮᱴ ᱯᱷᱩᱰ ᱤᱧ ᱫᱚ ᱠᱷᱟᱹᱴᱤ ᱫᱮᱥᱤ ᱦᱚᱲ ᱠᱟᱹᱱᱟᱹᱧ ᱦᱮᱸ ᱫᱮᱥᱤ ᱵᱷᱚᱡᱚᱱ ᱜᱤᱧ ᱠᱩᱥᱤᱭᱟᱜᱼᱟ ᱫᱮᱥᱤ ᱵᱷᱚᱡᱚᱱ ᱥᱟᱠ ᱥᱚᱵᱽᱡᱤ ᱡᱟᱹᱥᱛᱤᱧ ᱠᱩᱥᱤᱭᱟᱜᱼᱟ ᱦᱮᱸ ᱟᱪᱪᱷᱟ ᱡᱮᱥᱮ ᱢᱩᱱᱜᱟᱹ ᱟᱲᱟᱜ ᱦᱩᱭᱱᱟ ᱢᱩᱱᱜᱟᱹ ᱟᱲᱟᱜ ᱤᱧᱟᱹᱜ ᱫᱚ ᱯᱷᱮᱵᱨᱮᱴ ᱟᱲᱟᱜ ᱫᱚ ᱦᱩᱭᱱᱟ ᱢᱩᱱᱜᱟᱹ ᱟᱲᱟᱜ ᱟᱨ ᱟᱵᱚ ᱦᱚᱲᱟᱜ ᱫᱚ ᱡᱟᱹᱥᱛᱤ ᱠᱟᱭ ᱛᱮᱫᱚ ᱱᱚᱣᱟ ᱢᱩᱱᱜᱟᱹ ᱟᱲᱟᱜ ᱜᱮ ᱵᱚᱞᱮ ᱢᱤᱫᱴᱮᱱ ᱧᱮᱞᱚᱜᱚᱜ ᱞᱮᱠᱟᱱᱟᱜ ᱡᱚᱡᱚᱢᱟᱜ ᱠᱟᱱᱟ ᱢᱩᱱᱜᱟᱹ ᱟᱲᱟᱜ ᱫᱟᱜ ᱢᱟᱹᱰᱤ ᱚᱱᱟ ᱠᱚᱜᱮ ᱴᱷᱤᱠ ᱜᱮᱭᱟ ᱟᱢᱟᱜ ᱯᱷᱮᱵᱨᱮᱴ ᱠᱟᱞᱟᱨ ᱫᱟᱫᱟ ᱪᱮᱫ ᱠᱟᱱᱟ ᱚᱠᱟ ᱨᱚᱝ ᱡᱟᱹᱥᱛᱤᱢ ᱠᱩᱥᱤᱭᱟᱜᱼᱟ ᱥᱠᱟᱭ ᱵᱞᱩ ᱴᱷᱤᱠ ᱜᱮᱭᱟ ᱥᱠᱟᱭ ᱵᱞᱩ ᱛᱚ ᱫᱟᱫᱟ ᱥᱟᱶ ᱟᱭᱢᱟ ᱠᱟᱛᱷᱟ ᱵᱚᱱ ᱨᱚᱯᱚᱲ ᱠᱮᱫᱟ ᱱᱤᱛᱚᱜ ᱫᱚ ᱱᱚᱣᱟ ᱵᱚᱱ ᱠᱩᱞᱤᱭᱮᱭᱟ ᱡᱮ ᱫᱟᱫᱟ ᱞᱟᱦᱟ ᱚᱠᱛᱚ ᱨᱮ ᱟᱢ ᱟᱹᱰᱤ ᱯᱨᱚᱥᱤᱫᱷ ᱥᱤᱝᱜᱟᱨᱮᱢ ᱛᱟᱦᱮᱸ ᱠᱟᱱᱟ ᱟᱨ ᱚᱱᱟ ᱠᱷᱟᱹᱛᱤᱨ ᱛᱮ ᱟᱢᱨᱮᱱ ᱚᱰᱤᱭᱮᱱᱥ ᱟᱹᱰᱤ ᱰᱷᱮᱨ ᱠᱚ ᱛᱟᱦᱮᱸ ᱠᱟᱱᱟ ᱯᱷᱮᱱᱥ ᱯᱷᱚᱞᱳᱣᱟᱨᱥ ᱦᱚᱸ ᱟᱭᱢᱟ ᱠᱚ ᱛᱟᱦᱮᱸ ᱠᱟᱱᱟ ᱩᱱᱠᱩ ᱠᱚ ᱱᱤᱛ ᱟᱹᱰᱤ ᱛᱟᱺᱜᱤ ᱨᱮ ᱢᱮᱱᱟᱜ ᱠᱚᱣᱟ ᱟᱨ ᱱᱤᱛᱚᱜ ᱟᱢᱟᱜ ᱥᱮᱨᱮᱧ ᱵᱟᱠᱚ ᱧᱟᱢ ᱮᱫᱟ ᱛᱚ ᱚᱱᱟ ᱠᱷᱟᱹᱛᱤᱨ ᱟᱢ ᱪᱮᱫ ᱮᱢ ᱢᱮᱛᱟ ᱠᱚᱣᱟ ᱩᱱᱠᱩ ᱱᱤᱛᱚᱜ ᱱᱩᱠᱩ ᱟᱹᱰᱤ ᱟᱸᱴ ᱤᱱᱛᱮᱡᱟᱨ ᱨᱮᱱᱟᱜ ᱤᱭᱟᱹ ᱢᱚᱠᱟ ᱵᱟᱹᱧ ᱮᱢᱟ ᱠᱚᱣᱟ ᱤᱧ ᱦᱚᱸ ᱠᱩᱨᱩᱢᱩᱴᱩ ᱨᱮ ᱢᱤᱱᱟᱹᱧᱟ ᱯᱷᱤᱨ ᱛᱮᱧ ᱦᱤᱡᱩᱜ ᱠᱟᱱᱟ ᱟᱨ ᱢᱚᱡᱽ ᱛᱮᱧ ᱦᱤᱡᱩᱜ ᱠᱟᱱᱟ ᱟᱨ ᱩᱱᱠᱩ ᱞᱟᱹᱜᱤᱫ ᱟᱨ ᱢᱚᱡᱽ ᱢᱚᱡᱽ ᱥᱮᱨᱮᱧ ᱟᱹᱜᱩ ᱨᱮᱱᱟᱜ ᱠᱩᱨᱩᱢᱩᱴᱩ ᱢᱮᱱᱟᱜ ᱛᱤᱧᱟᱹ ᱟᱨ ᱟᱹᱰᱤ ᱩᱥᱟᱹᱨᱟ ᱜᱮ ᱟᱯᱮ ᱛᱟᱞᱟᱨᱮ ᱟᱨᱦᱚᱸ ᱚᱱᱠᱟ ᱜᱤᱧ ᱨᱩᱣᱟᱹᱲᱚᱜᱼᱟ ᱯᱟᱹᱦᱤᱞ ᱡᱚᱠᱷᱚᱱ ᱨᱚᱯᱚᱲ ᱞᱤᱧ ᱮᱦᱚᱵ ᱮᱱᱟ ᱩᱱ ᱚᱠᱛᱮ ᱨᱮ ᱜᱮᱴᱟᱨ ᱵᱟᱝ ᱛᱟᱦᱮᱸ ᱠᱟᱱᱟ ᱟᱨ ᱛᱟᱭᱚᱢ ᱛᱮ ᱚᱲᱟᱜ ᱠᱷᱚᱱ ᱩᱰᱩᱠ ᱠᱮᱫᱟ ᱢᱤᱫᱴᱮᱡ ᱥᱮᱨᱮᱧ ᱟᱸᱡᱚᱢᱟᱜ ᱵᱚᱱᱟ ᱥᱟᱹᱨᱤᱜᱮ ᱨᱟᱹᱥᱠᱟᱹ ᱠᱟᱛᱷᱟ ᱟᱫᱚ ᱜᱮᱴᱟᱨ ᱟᱹᱜᱩ ᱠᱟᱛᱮᱫ ᱡᱮ ᱚᱱᱞᱤ ᱢᱤᱫᱴᱮᱡ ᱥᱮᱨᱮᱧᱟ ᱥᱮ ᱪᱮᱫ

ᱤᱥᱤᱱ ᱦᱚᱭ ᱛᱮᱧ ᱠᱮᱫᱮ ᱡᱚ ᱟᱹᱰᱤ ᱟᱭᱢᱟ ᱥᱟᱨᱦᱟᱣ ᱟᱹᱰᱤ ᱟᱭᱢᱟ ᱥᱟᱨᱦᱟᱣ ᱵᱟᱨᱭᱟ ᱥᱮᱨᱮᱧ ᱟᱸᱡᱚᱢᱟᱜ ᱵᱚᱱᱟ ᱫᱟᱫᱟ ᱚᱱᱟ ᱠᱷᱟᱹᱛᱤᱨ ᱤᱧ ᱥᱮᱫ ᱠᱷᱚᱱ ᱫᱟᱨᱥᱚᱠ ᱠᱚᱦᱚᱸ ᱥᱟᱨᱦᱟᱣ ᱠᱚ ᱮᱢᱟᱢ ᱠᱟᱱᱟ ᱴᱷᱤᱠ ᱜᱮᱭᱟ ᱫᱟᱫᱟ ᱴᱷᱤᱠ ᱜᱮᱭᱟ ᱫᱟᱫᱟ ᱥᱟᱶ ᱟᱹᱰᱤ ᱟᱭᱢᱟ ᱠᱟᱛᱷᱟ ᱵᱚᱱ ᱵᱟᱰᱟᱭ ᱠᱮᱫᱟ ᱟᱭᱟᱜ ᱞᱟᱭᱤᱯᱷ ᱵᱟᱨᱮ ᱛᱮᱦᱚᱸ ᱟᱭᱢᱟ ᱠᱟᱛᱷᱟ ᱵᱚᱱ ᱵᱟᱰᱟᱭ ᱠᱮᱫᱟ ᱥᱮᱨᱮᱧ ᱵᱮᱱᱰ ᱨᱮᱱᱟᱜ ᱦᱚᱸ ᱟᱭᱢᱟ ᱠᱟᱛᱷᱟ ᱵᱚᱱ ᱵᱟᱰᱟᱭ ᱠᱮᱫᱟ ᱟᱫᱚ ᱫᱟᱫᱟ ᱥᱟᱶ ᱟᱹᱰᱤ ᱟᱭᱢᱟ ᱠᱟᱛᱷᱟ ᱵᱟᱝ ᱨᱚᱯᱚᱲ ᱠᱟᱛᱮ ᱱᱤᱛᱚᱜ ᱫᱚ ᱱᱚᱣᱟ ᱵᱷᱤᱰᱤᱭᱳ ᱨᱮᱫᱚ ᱫᱟᱫᱟ ᱥᱟᱶ ᱨᱚᱯᱚᱲ ᱫᱚ ᱱᱚᱰᱮ ᱜᱮᱵᱚᱱ ᱢᱩᱪᱟᱹᱫ ᱠᱟᱜᱼᱟ ᱟᱨ ᱚᱱᱟ ᱥᱟᱶ ᱥᱟᱶᱛᱮ ᱫᱟᱫᱟ ᱥᱯᱮᱥᱤᱭᱟᱞᱤ ᱥᱟᱨᱦᱟᱣ ᱤᱧ ᱮᱢᱟᱢ ᱠᱟᱱᱟ ᱟᱭᱢᱟ ᱥᱟᱨᱦᱟᱣ ᱦᱮᱸ ᱢᱟ ᱡᱚᱛᱚ ᱠᱚ ᱡᱚᱦᱟᱨ ᱢᱟ ᱛᱟᱺᱜᱤ ᱨᱮ ᱛᱟᱦᱮᱱ ᱛᱟᱵᱚᱱ ᱯᱮ ᱤᱧᱟᱹᱜ ᱟᱨᱦᱚᱸ ᱟᱯᱮ ᱛᱟᱞᱟᱨᱮ ᱟᱭᱢᱟ ᱥᱮᱨᱮᱧ ᱦᱤᱡᱩᱜᱼᱟ ᱛᱚᱵᱮ ᱥᱟᱨᱦᱟᱣ